ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞᱮᱫᱼᱟ ᱮᱱᱮᱡ ᱥᱮᱨᱮᱧ ᱤᱭᱩᱴᱤᱭᱩᱵᱽ ᱪᱮᱱᱮᱞ ᱛᱚ ᱟᱵᱚ ᱵᱷᱤᱰᱤᱭᱳ ᱧᱮᱞ ᱞᱟᱹᱜᱤᱫ ᱥᱮ ᱢᱤᱭᱩᱡᱤᱠ ᱯᱞᱮᱭᱟᱨ ᱞᱟᱹᱜᱤᱫ ᱟᱹᱰᱤ ᱟᱭᱢᱟ ᱮᱯᱥ ᱜᱮ ᱯᱞᱮ ᱥᱴᱳᱨ ᱠᱷᱚᱱ ᱵᱚᱱ ᱰᱟᱣᱩᱱᱞᱳᱰᱟ ᱡᱮᱢᱚᱱ ᱦᱩᱭᱩᱜ ᱠᱟᱱᱟ ᱮᱢ ᱮᱠᱥ ᱯᱞᱮᱭᱟᱨ ᱯᱤ ᱮᱞ ᱥᱤ ᱯᱞᱮᱭᱟᱨ ᱟᱨ ᱯᱞᱮ ᱤᱴ ᱛᱚ ᱟᱵᱚ ᱡᱩᱫᱤ ᱤᱭᱩᱴᱤᱭᱩᱵᱽ ᱠᱷᱚᱱ ᱵᱷᱤᱰᱤᱭᱳ ᱰᱟᱣᱩᱱᱞᱳᱰ ᱥᱟᱱᱟ ᱵᱚᱱᱟ ᱛᱟᱦᱚᱞᱮ ᱠᱷᱟᱱ ᱥᱱᱮᱯ ᱴᱤᱭᱩᱵᱽ ᱟᱨ ᱵᱟᱠᱷᱟᱱ ᱵᱷᱤᱴ ᱢᱮᱴ ᱮᱯᱥ ᱵᱚᱱ ᱵᱮᱵᱚᱦᱟᱨᱮᱫᱟ ᱡᱟᱨ ᱯᱷᱚᱞᱮ ᱡᱩᱫᱤ ᱵᱷᱤᱴᱢᱮᱴ ᱮᱯ ᱛᱮ ᱤᱭᱩᱴᱤᱭᱩᱵᱽ ᱵᱷᱤᱰᱤᱭᱳ ᱵᱚᱱ ᱰᱟᱣᱩᱱᱞᱳᱰ ᱮᱫᱟ ᱚᱱᱟ ᱵᱷᱤᱰᱤᱭᱳ ᱵᱟᱝ ᱰᱟᱣᱩᱱᱞᱳᱰ ᱵᱟᱝ ᱪᱟᱹᱞᱩᱜ ᱠᱟᱱᱟ ᱯᱞᱮ ᱤᱴ ᱮᱯᱥ ᱵᱟᱝᱠᱷᱟᱱ ᱫᱚ ᱛᱚ ᱚᱱᱟ ᱠᱷᱟᱹᱛᱤᱨ ᱛᱮ ᱯᱞᱮ ᱤᱴ ᱟᱵᱚ ᱯᱞᱮ ᱥᱴᱳᱨ ᱠᱷᱚᱱ ᱰᱟᱣᱩᱱᱞᱳᱰ ᱞᱟᱜᱟᱣ ᱵᱚᱱᱟ ᱚᱱᱟᱜᱮ ᱛᱮᱦᱮᱧᱤᱧ ᱞᱟᱹᱭ ᱟᱯᱮᱭᱟ ᱯᱞᱮ ᱤᱴ ᱨᱮᱱᱟᱜ ᱡᱟᱦᱟᱸ ᱮᱠᱥᱴᱨᱟ ᱯᱷᱤᱪᱟᱨ ᱠᱚ ᱢᱮᱱᱟᱜᱼᱟ ᱡᱩᱫᱤ ᱵᱟᱝ ᱯᱮ ᱵᱟᱲᱟᱭᱟ ᱛᱟᱦᱚᱞᱮ ᱱᱚᱣᱟ ᱵᱷᱤᱰᱤᱭᱳ ᱠᱷᱚᱱ ᱯᱮ ᱵᱟᱲᱟᱭ ᱫᱟᱲᱮᱭᱟᱜᱼᱟ ᱟᱨ ᱡᱟᱦᱟᱸᱭ ᱠᱚᱯᱮ ᱵᱟᱲᱟᱭᱟ ᱛᱟᱦᱚᱞᱮ ᱩᱱᱠᱩ ᱠᱚᱫᱚ ᱟᱞᱚᱯᱮ ᱧᱮᱞᱟ ᱛᱚ ᱪᱚᱞᱚ ᱚᱱᱟ ᱯᱞᱮ ᱤᱴ ᱨᱮᱱᱟᱜ ᱮᱠᱥᱴᱨᱟ ᱯᱷᱤᱪᱟᱨ ᱠᱚ ᱪᱮᱫ ᱠᱚ ᱠᱟᱱᱟ ᱚᱱᱟ ᱜᱮᱵᱚᱱ ᱧᱮᱞᱟ ᱚᱱᱟ ᱠᱷᱟᱹᱛᱤᱨ ᱛᱮ ᱡᱟᱦᱟᱸᱭ ᱠᱚᱣᱟᱜ ᱵᱟᱹᱱᱩᱜ ᱛᱟᱯᱮᱭᱟ ᱯᱞᱮ ᱤᱴ ᱰᱟᱣᱩᱱᱞᱳᱰ ᱰᱮᱴᱟ ᱚᱱ ᱠᱟᱛᱮ ᱯᱞᱮ ᱥᱴᱳᱨ ᱠᱷᱚᱱ ᱵᱚᱱ ᱰᱟᱣᱩᱱᱞᱳᱰ ᱢᱟ ᱰᱮᱴᱟ ᱚᱱ ᱦᱩᱭ ᱞᱮᱱᱠᱷᱟᱱ ᱯᱞᱮ ᱥᱴᱳᱨ ᱨᱮᱵᱚᱱ ᱵᱚᱞᱚᱜᱼᱟ ᱱᱚᱰᱮ ᱥᱟᱨᱪ ᱵᱟᱨ ᱨᱮᱵᱚᱱ ᱠᱞᱤᱠᱟ ᱯᱞᱮ ᱤᱴ ᱯᱤ ᱮᱞ ᱮ ᱳᱣᱟᱭ ᱥᱯᱮᱥ ᱠᱟᱛᱮ ᱟᱭ ᱴᱤ ᱯᱞᱮ ᱤᱴ ᱚᱞ ᱦᱩᱭ ᱞᱮᱱᱠᱷᱟᱱ ᱜᱮᱵᱚᱱ ᱥᱟᱨᱪᱟ ᱥᱟᱨᱪ ᱦᱩᱭ ᱞᱮᱱ ᱠᱷᱟᱱ ᱮᱯᱥ ᱦᱤᱡᱩᱜᱼᱟ ᱱᱟᱥᱮᱱᱟᱜ ᱵᱚᱱ ᱛᱟᱺᱜᱤ ᱞᱮᱜᱮ ᱥᱟᱢᱛᱷᱤᱝ ᱤᱴ ᱨᱚᱝ

ᱛᱚ ᱮᱠᱥᱴᱨᱟ ᱯᱷᱤᱪᱟᱨ ᱫᱚ ᱪᱮᱫ ᱦᱩᱭᱩᱜ ᱠᱟᱱᱟ ᱮᱠᱥᱴᱨᱟ ᱯᱷᱤᱪᱟᱨ ᱫᱚ ᱦᱩᱭᱩᱜ ᱠᱟᱱᱟ ᱰᱟᱣᱩᱱᱞᱳᱰ ᱨᱮ ᱟᱨ ᱢᱤ ᱨᱮ ᱛᱚ ᱰᱟᱣᱩᱱᱞᱳᱰ ᱨᱮ ᱡᱩᱫᱤ ᱤᱧᱤᱧ ᱠᱞᱤᱠᱟ ᱞᱟᱛᱟᱨ ᱨᱮ ᱡᱟᱦᱟᱸ ᱰᱟᱣᱩᱱᱞᱳᱰ ᱚᱞ ᱦᱮᱱᱟᱜ ᱱᱚᱰᱮ ᱛᱚ ᱰᱟᱣᱩᱱᱞᱳᱰ ᱨᱮᱧ ᱠᱞᱤᱠ ᱠᱮᱫᱟ ᱛᱚ ᱪᱮᱛᱟᱱ ᱨᱮᱯᱮ ᱧᱮᱞ ᱮᱫᱟ ᱦᱳᱣᱟᱴᱥᱮᱯ ᱱᱚᱣᱟ ᱦᱳᱣᱟᱴᱥᱮᱯ ᱨᱮᱱᱟᱜ ᱢᱟᱱᱮ ᱫᱚ ᱪᱮᱫ ᱱᱚᱣᱟ ᱦᱳᱣᱟᱴᱥᱮᱯ ᱨᱮᱱᱟᱜ ᱢᱟᱱᱮ ᱫᱚ ᱦᱩᱭᱩᱜ ᱠᱟᱱᱟ ᱱᱚᱸᱰᱮ ᱠᱷᱚᱱ ᱫᱚ ᱦᱳᱣᱟᱴᱥᱮᱯ ᱫᱚ ᱵᱟᱝ ᱡᱷᱤᱡᱚᱜᱼᱟ ᱦᱳᱣᱟᱴᱥᱮᱯ ᱨᱮ ᱡᱟᱦᱟᱸ ᱠᱚ ᱜᱟᱛᱮ ᱠᱚ ᱥᱴᱮᱴᱟᱥ ᱠᱚ ᱫᱚᱦᱚ ᱟᱠᱟᱫᱟ ᱚᱱᱟ ᱠᱚ ᱥᱴᱮᱴᱟᱥ ᱵᱷᱤᱰᱤᱭᱳ ᱟᱵᱚ ᱵᱚᱱ ᱰᱟᱣᱩᱱᱞᱳᱰ ᱫᱟᱲᱮᱭᱟᱜᱼᱟ ᱚᱱᱟ ᱠᱷᱟᱹᱛᱤᱨ ᱛᱮ ᱯᱩᱭᱞᱩ ᱨᱮ ᱟᱵᱚ ᱟᱵᱚᱣᱟᱜ ᱦᱳᱣᱟᱴᱥᱮᱯ ᱳᱯᱮᱱ ᱞᱟᱜᱟᱣ ᱵᱚᱱᱟ ᱛᱟᱨᱯᱚᱨ ᱚᱱᱟ ᱥᱴᱮᱴᱟᱥ ᱧᱮᱞ ᱞᱟᱜᱟᱣ ᱵᱚᱱᱟ ᱛᱚ ᱦᱳᱢ ᱵᱟᱴᱚᱱ ᱨᱮᱧ ᱠᱞᱤᱠ ᱠᱮᱫᱟ ᱛᱟᱨᱯᱚᱨ ᱦᱳᱣᱟᱴᱥᱮᱯ ᱤᱧ ᱳᱯᱮᱱ ᱠᱮᱫᱟ ᱳᱯᱮᱱ ᱠᱟᱛᱮ ᱧᱮᱞ ᱫᱟᱯᱮ ᱥᱴᱮᱴᱟᱥ ᱥᱴᱮᱴᱟᱥ ᱨᱮᱧ ᱠᱞᱤᱠ ᱠᱮᱫᱟ ᱛᱚ ᱱᱚᱸᱰᱮ ᱤᱧᱤᱧ ᱢᱤᱫᱴᱮᱱ ᱢᱤᱫ ᱦᱚᱲᱟᱜ ᱤᱧ ᱧᱮᱞ ᱮᱫᱟ ᱮᱥ ᱮᱢ ᱡᱮᱧ ᱤᱭᱟᱹ ᱠᱮᱫᱟ ᱠᱞᱤᱠ ᱠᱮᱫᱟ ᱛᱚ ᱵᱷᱤᱰᱤᱭᱳ ᱪᱟᱹᱞᱩ ᱞᱮᱱ ᱜᱮ ᱛᱚ ᱪᱟᱹᱞᱩᱜ ᱠᱟᱱᱟ ᱤᱧ ᱫᱚ ᱢᱟᱭᱠᱨᱳ ᱯᱷᱳᱱ ᱤᱧ ᱤᱭᱩᱡᱽ ᱮᱫ ᱛᱮ ᱨᱚᱲ ᱵᱟᱝ ᱟᱸᱡᱚᱢᱚᱜ ᱠᱟᱱᱟ ᱚᱱᱟ ᱠᱷᱟᱹᱛᱤᱨ ᱛᱤᱧ ᱵᱚᱱᱫᱚᱭᱮᱫᱟ ᱛᱚ ᱱᱚᱣᱟ ᱧᱮᱞ ᱦᱩᱭ ᱞᱮᱱ ᱠᱷᱟᱡ ᱵᱮᱠ ᱨᱮᱵᱚᱱ ᱦᱤᱡᱩᱜᱼᱟ ᱛᱚ ᱨᱤᱥᱮᱱᱴ ᱵᱟᱴᱚᱱ ᱨᱮ ᱠᱞᱤᱠ ᱠᱟᱛᱮ ᱤᱧ ᱰᱟᱭᱨᱮᱠᱴ ᱤᱧ ᱪᱟᱞᱟᱜ ᱠᱟᱱᱟ ᱯᱞᱮ ᱤᱴ ᱨᱮ ᱛᱟᱨᱯᱚᱨ ᱦᱳᱣᱟᱴᱥᱮᱯ ᱨᱮᱧ ᱠᱞᱤᱠ ᱠᱮᱫᱟ ᱛᱚ ᱡᱟᱦᱟᱸ ᱠᱚ ᱵᱷᱤᱰᱤᱭᱳ ᱚᱸᱰᱮ ᱧᱮᱞ ᱦᱩᱭ ᱠᱟᱱᱟ ᱢᱟᱱᱮ ᱯᱩᱨᱟᱹᱣ ᱦᱩᱭ ᱠᱟᱱᱟ ᱧᱮᱞ ᱯᱩᱨᱟᱹᱣ ᱞᱟᱜᱟᱜᱼᱟ ᱛᱚᱵᱮ ᱟᱹᱱᱤᱡ ᱱᱚᱸᱰᱮ ᱚᱯᱥᱮᱱ ᱦᱤᱡᱩᱜᱼᱟ ᱛᱚ ᱱᱤᱭᱟᱹ ᱠᱚ ᱵᱷᱤᱰᱤᱭᱳ ᱱᱚᱸᱰᱮ ᱦᱮᱡ ᱠᱟᱱᱟ ᱛᱚ ᱟᱵᱚ ᱡᱩᱫᱤ ᱚᱱᱟ ᱮᱠᱥᱴᱨᱟ ᱵᱷᱤᱰᱤᱭᱳ ᱰᱟᱣᱩᱱᱞᱳᱰ ᱥᱟᱱᱟ ᱵᱚᱱᱟ ᱛᱟᱦᱚᱞᱮ ᱱᱚᱸᱰᱮ ᱞᱟᱛᱟᱨ ᱨᱮᱯᱮ ᱧᱮᱞ ᱮᱫᱟ ᱥᱮᱯ ᱚᱞ ᱢᱮᱱᱟᱜᱼᱟ ᱱᱚᱜᱼᱚᱭ ᱢᱤᱫᱴᱮᱡ ᱱᱚᱣᱟ ᱱᱚᱜᱼᱚᱭ ᱢᱤᱫᱴᱮᱡ ᱛᱚ ᱚᱸᱰᱮ ᱵᱚᱱ ᱥᱮᱯ ᱨᱮᱵᱚᱱ ᱠᱞᱤᱠᱟ ᱛᱚ ᱠᱞᱤᱠ ᱞᱮᱠᱷᱟᱡ ᱜᱮ ᱱᱚᱜᱼᱚᱭ ᱱᱤᱛᱚᱜ ᱦᱮᱡ ᱮᱱᱟ ᱪᱮᱛᱟᱱ ᱨᱮ ᱡᱟᱦᱟᱸ ᱵᱚᱱ ᱧᱮᱞ ᱠᱮᱫ ᱱᱚᱜᱼᱚᱭ

ᱚᱯᱥᱮᱱ ᱠᱷᱚᱱᱟᱜ ᱮᱠᱥᱴᱨᱟ ᱯᱷᱤᱪᱟᱨ ᱛᱚ ᱱᱤᱛᱚᱜ ᱫᱚᱵᱚᱱ ᱧᱮᱞᱟ ᱢᱤ ᱨᱮ ᱪᱮᱫ ᱪᱮᱫ ᱮᱠᱥᱴᱨᱟ ᱯᱷᱤᱪᱟᱨ ᱢᱮᱱᱟᱜᱼᱟ ᱱᱚᱣᱟ ᱢᱤ ᱨᱮ ᱛᱚ ᱢᱤ ᱨᱮᱵᱚᱱ ᱠᱞᱤᱠᱟ ᱠᱞᱤᱠ ᱞᱮᱠᱷᱟᱡ ᱯᱩᱭᱞᱩ ᱨᱮᱵᱚᱱ ᱧᱮᱞ ᱮᱫᱟ ᱮᱢ ᱯᱤ ᱛᱷᱨᱤ ᱠᱚᱱᱵᱷᱟᱨᱴ ᱡᱟᱦᱟᱸ ᱟᱵᱚ ᱵᱷᱤᱰᱭᱳ ᱵᱚᱱ ᱰᱟᱣᱩᱱᱞᱳᱰ ᱠᱟᱫᱟ ᱚᱱᱟ ᱟᱵᱚ ᱮᱢ ᱯᱤ ᱛᱷᱨᱤ ᱨᱮᱵᱚᱱ ᱠᱚᱱᱵᱷᱟᱨᱴ ᱫᱟᱲᱮᱭᱟᱜᱼᱟ ᱟᱨ ᱫᱚᱥᱟᱨ ᱦᱩᱭᱩᱜ ᱠᱟᱱᱟ ᱯᱷᱟᱭᱤᱞ ᱵᱚᱱ ᱴᱨᱟᱱᱥᱯᱷᱟᱨ ᱫᱟᱲᱮᱭᱟᱜᱼᱟ ᱵᱷᱤᱰᱤᱭᱳ ᱟᱨ ᱢᱤᱣᱡᱤᱠ ᱛᱚ ᱯᱷᱟᱭᱤᱞ ᱴᱨᱟᱱᱥᱯᱷᱟᱨ ᱨᱮ ᱡᱩᱫᱤ ᱵᱚᱱ ᱠᱞᱤᱠᱟ ᱛᱚ ᱥᱮᱱᱰ ᱟᱨ ᱨᱤᱥᱤᱵᱷ ᱵᱚᱱ ᱧᱟᱢᱟ ᱡᱟᱦᱟᱸ ᱫᱚ ᱡᱮᱱᱰᱟᱨ ᱛᱮᱵᱚᱱ ᱥᱮᱱᱰ ᱟ ᱥᱮ ᱥᱮᱭᱟᱨ ᱤᱴ ᱛᱮᱵᱚᱱ ᱥᱮᱱᱰ ᱟ ᱚᱱᱠᱟ ᱜᱮ ᱯᱚᱫᱽᱫᱷᱚᱛᱤ ᱫᱚ ᱠᱟᱱᱟ ᱛᱚ ᱥᱮᱱᱰ ᱨᱮ ᱡᱩᱫᱤ ᱵᱚᱱ ᱠᱞᱤᱠᱟ ᱛᱟᱦᱚᱞᱮ ᱟᱵᱚ ᱵᱷᱤᱰᱤᱭᱳ ᱵᱚᱱ ᱰᱟᱣᱩᱱ ᱤᱭᱟᱹ ᱥᱮᱱᱰ ᱫᱟᱲᱮᱭᱟᱜᱼᱟ ᱟᱨ ᱢᱤᱣᱡᱤᱠ ᱵᱚᱱ ᱥᱮᱱᱰ ᱫᱟᱲᱮᱭᱟᱜᱼᱟ ᱚᱱᱟ ᱵᱮᱜᱚᱨ ᱮᱴᱟᱜ ᱯᱷᱟᱭᱤᱞ ᱫᱚ ᱵᱟᱵᱚᱱ ᱠᱩᱞ ᱫᱟᱲᱮᱭᱟᱜᱼᱟ ᱱᱚᱣᱟ ᱮᱯᱥ ᱛᱟᱞᱟ ᱛᱮᱫᱚ ᱡᱮᱢᱚᱱ ᱮᱯᱥ ᱠᱚ ᱵᱟᱝ ᱵᱚᱱ ᱠᱩᱞ ᱫᱟᱲᱮᱭᱟᱜᱼᱟ ᱯᱷᱳᱴᱳ ᱦᱚᱸ ᱵᱟᱵᱚᱱ ᱠᱩᱞ ᱫᱟᱲᱮᱭᱟᱠᱚᱣᱟ ᱥᱩᱫᱩ ᱵᱷᱤᱰᱤᱭᱳ ᱟᱨ ᱢᱤᱣᱡᱤᱠ ᱛᱚ ᱱᱤᱝᱠᱟᱹ ᱠᱟᱛᱮᱫ ᱟᱵᱚ ᱵᱚᱱ ᱱᱚᱸᱰᱮ ᱠᱷᱚᱱ ᱵᱚᱱ ᱮᱥᱴᱟᱯᱷᱤᱪᱟᱨ ᱵᱚᱱ ᱧᱟᱢ ᱠᱮᱫᱟ ᱛᱚ ᱱᱤᱭᱟᱹ ᱜᱮ ᱛᱟᱦᱮᱸ ᱠᱟᱱᱟ ᱯᱞᱮ ᱥᱴᱳᱨ ᱨᱮᱱᱟᱜ ᱯᱞᱮ ᱤᱴ ᱨᱮᱱᱟᱜ ᱮᱠᱥᱴᱨᱟ ᱯᱷᱤᱪᱟᱨ ᱫᱚ ᱡᱩᱫᱤ ᱯᱮ ᱵᱟᱲᱟᱭ ᱠᱟᱱ ᱛᱟᱦᱮᱱ ᱛᱟᱦᱚᱞᱮ ᱠᱷᱟᱱ ᱱᱟᱯᱟᱭ ᱠᱟᱛᱷᱟ ᱠᱟᱱᱟ ᱟᱨ ᱡᱩᱫᱤ ᱱᱤᱭᱟᱹ ᱵᱷᱤᱰᱭᱳ ᱧᱮᱞ ᱠᱟᱛᱮᱫ ᱯᱮ ᱥᱮᱬᱟ ᱠᱮᱫᱟ ᱛᱟᱦᱚᱞᱮ ᱠᱷᱟᱱ ᱤᱧ ᱢᱮᱱᱟ ᱦᱮᱸ ᱟᱯᱮ ᱤᱧ ᱡᱟᱦᱟᱱᱟᱜ ᱤᱧ ᱱᱟᱣᱟᱣᱟᱜ ᱤᱧ ᱥᱮᱬᱟ ᱫᱟᱲᱮᱭᱟᱜ ᱯᱮᱭᱟ ᱛᱚ ᱱᱚᱣᱟ ᱵᱷᱤᱰᱭᱳ ᱧᱮᱞ ᱠᱟᱛᱮᱫ ᱪᱮᱫ ᱞᱮᱠᱟ ᱯᱮ ᱵᱩᱡᱽ ᱠᱮᱫᱟ ᱠᱩᱥᱤ ᱯᱮ ᱵᱩᱡᱽ ᱠᱮᱫ ᱠᱷᱟᱱ ᱫᱚ ᱞᱟᱭᱤᱠ ᱮᱢᱟᱜ ᱯᱮ ᱟᱨ ᱱᱚᱝᱠᱟ ᱜᱮ ᱵᱷᱤᱰᱭᱳ ᱡᱩᱫᱤ ᱟᱨᱚ ᱧᱟᱢ ᱥᱟᱱᱟᱭᱮᱫ ᱯᱮᱭᱟ ᱛᱟᱦᱚᱞᱮ ᱪᱮᱱᱮᱞ ᱥᱟᱵᱥᱠᱨᱟᱭᱤᱵᱽ ᱯᱮ ᱟᱨ ᱡᱟᱦᱟᱱᱟᱜ ᱢᱮᱱ ᱛᱮᱱᱟᱜ ᱠᱚ ᱡᱩᱫᱤ ᱛᱟᱦᱮᱱ ᱛᱟᱯᱮᱭᱟ ᱛᱟᱦᱚᱞᱮ ᱱᱚᱣᱟ ᱵᱷᱤᱰᱤᱭᱳ ᱨᱮᱱᱟᱜ ᱠᱚᱢᱮᱱᱴ ᱵᱟᱠᱥ ᱨᱮ ᱠᱚᱢᱮᱱᱴ ᱯᱮ ᱛᱚ ᱢᱟ ᱛᱟᱦᱚᱞᱮ ᱵᱷᱤᱰᱤᱭᱳ ᱫᱚ ᱱᱚᱰᱮ ᱜᱮ ᱢᱩᱪᱟᱹᱫ ᱮᱱᱟ